ᱟᱹᱞᱤᱧ ᱜᱮ ᱜᱳᱵᱤᱱᱫᱚ ᱢᱟᱱᱰᱤ ᱛᱮᱦᱮᱧ ᱫᱚ ᱛᱷᱩᱛᱤᱭᱟᱵᱚᱱ ᱛᱮᱞᱠᱩᱯᱤ ᱜᱟᱹᱭᱟᱹᱜᱷᱟᱴ ᱛᱮᱞᱠᱩᱯᱤ ᱢᱮᱱ ᱞᱮᱠᱷᱟᱱ ᱥᱟᱶᱛᱟ ᱥᱟᱶᱛᱟ ᱛᱟᱞᱟᱨᱮ ᱫᱟᱜ ᱫᱚᱲᱚᱢ ᱟᱠᱟᱱ ᱦᱚᱲ ᱠᱚᱣᱟᱜ ᱡᱟᱝ ᱵᱟᱦᱟ ᱛᱩᱯᱩᱱ ᱱᱟᱹᱭ ᱜᱷᱟᱴ ᱜᱮᱵᱚᱱ ᱦᱩᱫᱤᱥ ᱜᱚᱫᱟ ᱦᱚᱲᱟᱜ ᱡᱟᱝ ᱫᱚ ᱵᱟᱦᱟ ᱞᱮᱠᱟ ᱯᱩᱸᱰ ᱜᱮ ᱧᱮᱞᱚᱜ ᱛᱮ ᱡᱟᱝ ᱵᱟᱦᱟ ᱵᱚᱱ ᱢᱮᱛᱟᱜ ᱠᱟᱱᱟ ᱫᱟᱢᱳᱫᱚᱨ ᱱᱟᱹᱭ ᱨᱮᱜᱮ ᱛᱮᱞᱠᱩᱯᱤ ᱜᱟᱹᱭᱟᱹᱜᱷᱟᱴ ᱫᱚ ᱢᱮᱱᱟᱜᱼᱟ, ᱡᱟᱦᱟᱸ ᱫᱚ ᱡᱷᱟᱨᱠᱷᱚᱸᱰ ᱯᱚᱱᱚᱛ ᱯᱟᱞᱟᱢᱩ ᱡᱤᱞᱟ ᱨᱮᱱᱟᱜ ᱠᱷᱟᱢᱟᱨᱯᱟᱛ ᱵᱩᱨᱩ ᱠᱩᱪᱤᱛ ᱠᱚᱪᱟ ᱪᱩᱞᱦᱟᱹᱯᱟᱹᱱᱤ ᱠᱷᱚᱱ ᱚᱰᱚᱠ ᱟᱠᱟᱱᱟ᱾ ᱦᱟᱯᱲᱟᱢ ᱠᱚᱠᱚ ᱢᱮᱱᱟ ᱵᱟᱝᱢᱟ ᱱᱚᱣᱟ ᱪᱩᱞᱦᱟᱹᱯᱟᱹᱱᱤ ᱧᱩᱛᱩᱢ ᱫᱚ ᱥᱮᱫᱟᱭ ᱡᱩᱜᱽ ᱨᱮ ᱨᱟᱢ, ᱞᱚᱠᱠᱷᱚᱱ ᱟᱨ ᱥᱤᱛᱟᱹ ᱱᱚᱣᱟ ᱠᱷᱟᱢᱟᱨᱯᱟᱛ ᱵᱩᱨᱩ ᱴᱚᱴᱷᱟ ᱨᱮᱜᱮ ᱪᱩᱞᱦᱟᱹ ᱵᱮᱱᱟᱣ ᱠᱟᱛᱮ ᱫᱟᱠᱟ ᱩᱛᱩ ᱠᱚ ᱪᱚᱸᱫᱟᱭᱟ ᱢᱮᱱᱛᱮ ᱫᱟᱜ ᱜᱮ ᱵᱟᱝ ᱛᱟᱦᱮᱸ ᱠᱟᱱᱟ ᱟᱫᱚ ᱠᱟᱺᱦᱤᱥ ᱛᱮ ᱢᱤᱫ ᱫᱷᱟᱨᱮ ᱠᱚ ᱫᱩᱲᱩᱵ ᱟᱠᱟᱱᱟ ᱠᱤᱪᱷᱩ ᱜᱷᱟᱹᱲᱤᱡ ᱠᱷᱟᱱ ᱜᱮ ᱚᱱᱟ ᱪᱩᱞᱦᱟᱹ ᱠᱷᱚᱱ ᱜᱮ ᱫᱟᱜ ᱥᱮᱛᱮᱧ ᱮᱱᱟ ᱟᱫᱚ ᱮᱴᱟᱜ ᱥᱮᱫ ᱨᱮ ᱪᱩᱞᱦᱟᱹ ᱵᱮᱱᱟᱣ ᱠᱟᱛᱮ ᱫᱟᱠᱟ ᱩᱛᱩ ᱠᱟᱛᱮ ᱠᱚ ᱡᱚᱢ ᱠᱮᱫᱟ ᱟᱨ ᱩᱱ ᱠᱷᱚᱱ ᱜᱮ ᱱᱚᱣᱟ ᱫᱚ ᱪᱩᱞᱦᱟᱹ ᱯᱟᱹᱱᱤ ᱧᱩᱛᱩᱢ ᱟᱠᱟᱱᱟ ᱵᱟᱹᱭ ᱵᱟᱹᱭ ᱛᱮ ᱱᱚᱣᱟ ᱫᱚ ᱱᱟᱹᱭ ᱨᱮᱱᱟᱜ ᱨᱩᱯ ᱫᱷᱟᱨᱚᱱ ᱟᱠᱟᱱᱟ᱾ ᱱᱚᱣᱟ ᱱᱟᱹᱭ ᱫᱚ ᱦᱟᱡᱟᱨᱤᱵᱟᱜᱽ, ᱫᱷᱟᱱᱵᱟᱫᱽ ᱟᱨ ᱪᱚᱛᱨᱟ ᱥᱮᱱ ᱛᱮ ᱯᱚᱪᱷᱤᱢ ᱵᱟᱝᱞᱟ ᱨᱮᱱᱟᱜ ᱟᱥᱚᱱᱥᱳᱞ ᱞᱮᱠᱟᱛᱮ ᱦᱟᱣᱲᱟ ᱡᱤᱞᱟ ᱦᱩᱜᱽᱞᱤ ᱱᱟᱹᱭ ᱨᱮ ᱫᱩᱞ ᱢᱮᱥᱟ ᱟᱠᱟᱱᱟ᱾ ᱵᱚᱦᱚᱜ ᱨᱮᱱᱟᱜ ᱡᱟᱝ ᱫᱚ ᱪᱮᱫᱟᱜ? ᱥᱮᱫᱟᱭ ᱦᱟᱯᱲᱟᱢ ᱠᱚ ᱪᱟᱹᱭᱜᱟᱲ ᱪᱟᱢᱯᱟᱜᱟᱲ ᱠᱷᱚᱱ ᱢᱟᱫᱷᱳ ᱥᱤᱝ ᱵᱚᱛᱚᱨ ᱛᱮ ᱡᱷᱟᱨᱠᱷᱚᱸᱰ ᱫᱤᱥᱚᱢ ᱛᱮᱠᱚ ᱧᱤᱨ ᱦᱤᱡᱩᱜ ᱠᱟᱱ ᱚᱠᱛᱮ ᱫᱟᱢᱳᱫᱚᱨ ᱱᱟᱹᱭ ᱨᱮᱠᱚ ᱮᱥᱮᱫ ᱮᱱᱟ᱾ ᱠᱟᱢᱥᱟᱣ ᱟᱠᱟᱱ ᱫᱟᱜ ᱞᱤᱸᱜᱤᱱ ᱠᱟᱱᱟ᱾ ᱪᱤᱠᱟᱹ ᱛᱮᱠᱚ ᱯᱟᱨᱚᱢᱚᱜᱼᱟ ᱟᱫᱚ ᱥᱤᱥᱤᱨᱡᱚᱱ ᱵᱚᱸᱜᱟ ᱵᱩᱨᱩ ᱴᱷᱮᱱ ᱠᱚ ᱱᱮᱦᱚᱨ ᱮᱱᱟ ᱡᱚᱲ ᱛᱤ ᱠᱟᱛᱮ ᱢᱩᱦᱤᱢ ᱚᱠᱛᱚ ᱨᱮ ᱠᱟᱥᱢᱟᱣ ᱠᱟᱢᱥᱟᱣ ᱟᱠᱟᱱ ᱫᱟᱜ ᱢᱤᱫ ᱜᱷᱟᱹᱲᱤᱡ ᱛᱷᱤᱨ ᱦᱟᱱᱛᱟᱲ ᱢᱮᱛᱟᱭ ᱢᱮ ᱟᱞᱮ ᱞᱮ ᱯᱟᱨᱚᱢ ᱫᱟᱲᱮᱭᱟᱜ ᱢᱟ ᱟᱞᱮ ᱞᱮ ᱥᱮᱵᱟ ᱫᱮᱵᱟ ᱢᱮᱭᱟ ᱡᱟᱦᱟᱱᱟᱜ ᱮᱢ ᱠᱷᱚᱡᱚᱜᱼᱟ ᱚᱱᱟ ᱜᱮᱞᱮ ᱮᱢᱟᱢᱟ ᱟᱫᱚ ᱢᱤᱫ ᱵᱚᱸᱜᱟᱭ ᱚᱰᱚᱠ ᱦᱮᱡ ᱮᱱᱟ ᱚᱱᱟ ᱫᱟᱜ ᱠᱷᱚᱱ ᱜᱮ ᱟᱨᱮ ᱨᱚᱲ ᱠᱮᱫᱟ ᱵᱟᱹᱧ ᱯᱟᱨᱚᱢ ᱦᱚᱪᱚ ᱟᱯᱮᱭᱟ ᱫᱟᱢᱳᱫᱚᱨ ᱱᱟᱹᱭ ᱚᱱᱟ ᱠᱚ ᱨᱚᱲ ᱠᱮᱫᱟ ᱯᱟᱨᱚᱢ ᱦᱚᱪᱚ ᱟᱞᱮ ᱢᱮ ᱫᱷᱚᱨᱚᱢ ᱜᱚᱸᱥᱟᱭ ᱟᱢ ᱞᱮ ᱫᱮᱵᱟ ᱥᱮᱵᱟ ᱢᱮᱭᱟ ᱡᱟᱦᱟᱸᱢ ᱠᱷᱚᱡᱚᱜᱼᱟ ᱚᱱᱟ ᱜᱮᱞᱮ ᱮᱢᱟᱢᱟ ᱟᱹᱰᱤ ᱨᱚᱠᱚᱢ ᱠᱚ ᱵᱟᱸᱠᱷᱮᱲ ᱠᱮᱫᱟ ᱟᱫᱚ ᱵᱚᱸᱜᱟᱭ ᱨᱚᱲ ᱠᱮᱫᱟ ᱫᱟᱢᱳᱫᱚᱨ ᱱᱟᱹᱭ ᱤᱧ ᱯᱟᱨᱚᱢ ᱦᱚᱪᱚ ᱟᱯᱮᱭᱟ ᱪᱮᱫ ᱯᱮ ᱤᱢᱟᱹᱧᱟ ᱟᱠᱚ ᱴᱷᱮᱱ ᱢᱟ ᱪᱮᱫ ᱦᱚᱸ ᱵᱟᱹᱱᱩᱜ ᱟᱱᱟ ᱠᱚᱯᱚᱭᱚᱜ ᱠᱟᱱᱟ ᱠᱚ ᱛᱟᱭᱚᱢ ᱥᱮᱱ ᱫᱩᱲᱩᱵ ᱟᱠᱟᱱ ᱢᱤᱫ ᱦᱚᱲ ᱠᱟᱹᱦᱤᱥ ᱵᱮᱡᱟᱨ ᱛᱮ ᱨᱚᱲ ᱜᱚᱫ ᱠᱮᱫᱟᱭ ᱵᱚᱦᱚᱜ ᱨᱮᱱᱟᱜ ᱡᱟᱝ ᱞᱮ ᱮᱢᱟᱢᱟ ᱵᱚᱸᱜᱟᱭ ᱟᱸᱡᱚᱢ ᱧᱟᱢ ᱠᱮᱫᱟ ᱟᱠᱚ ᱴᱷᱮᱱ ᱢᱟ ᱵᱚᱸᱜᱟ ᱴᱷᱮᱱ ᱢᱟ ᱮᱲᱮ ᱵᱟᱝ ᱜᱟᱱᱚᱜᱼᱟ ᱵᱚᱸᱜᱟᱭ ᱢᱮᱱ ᱠᱮᱫᱟ ᱢᱟ ᱮᱱᱠᱷᱟᱱ ᱵᱚᱦᱚᱜ ᱡᱟᱝ ᱤᱢᱟᱹᱧ ᱯᱮ ᱠᱟᱢᱥᱟᱣ ᱟᱠᱟᱱ ᱫᱟᱜ ᱦᱚᱸ ᱛᱷᱤᱨ ᱮᱱᱟ ᱪᱮᱛᱟᱱ ᱥᱮᱫᱟᱜ ᱪᱮᱛᱟᱱ ᱥᱮᱫ ᱨᱮᱜᱮ ᱛᱟᱦᱮᱸᱭᱮᱱᱟ ᱟᱨ ᱞᱟᱛᱟᱨ ᱥᱮᱫᱟᱜ ᱫᱚ ᱡᱚᱛᱚ ᱞᱤᱸᱜᱤ ᱪᱟᱵᱟᱭᱮᱱᱟ ᱟᱫᱚ ᱢᱟᱹᱱᱢᱤ ᱠᱚ ᱨᱚᱲ ᱠᱮᱫᱟ ᱢᱮᱱ ᱢᱟᱞᱮ ᱢᱮᱱ ᱯᱩᱪᱩᱡ ᱠᱮᱫᱟ ᱤᱠᱟᱹ ᱞᱮ ᱠᱷᱚᱡᱚᱜ ᱠᱟᱱᱟ ᱜᱚᱸᱥᱟᱭ ᱱᱚᱣᱟ ᱦᱚᱲᱢᱚ ᱦᱟᱨᱛᱟ ᱟᱨ ᱵᱚᱦᱚᱜ ᱡᱟᱝ ᱡᱤᱞᱤᱡ ᱡᱤᱣᱤ ᱨᱮᱫᱚ ᱵᱟᱝ ᱞᱮ ᱮᱢᱟᱢ ᱠᱟᱱᱟ ᱡᱟᱦᱟᱸ ᱛᱤ ᱥᱟᱶᱛᱟ ᱨᱮᱱ ᱦᱚᱲ ᱠᱚ ᱜᱩᱡᱩᱜᱼᱟ ᱩᱱ ᱡᱚᱠᱷᱚᱱ ᱵᱚᱦᱚᱜ ᱨᱮᱱᱟᱜ ᱡᱟᱝ ᱞᱮ ᱮᱢᱟᱢᱟ ᱥᱚᱛ ᱢᱟᱞᱮ ᱧᱮᱞ ᱠᱮᱫᱟ ᱫᱷᱚᱨᱚᱢ ᱜᱚᱸᱥᱟᱭ ᱮᱢᱟᱢ ᱜᱮᱭᱟᱞᱮ ᱯᱟᱹᱛᱭᱟᱹᱣᱟᱞᱮ ᱢᱮ ᱡᱤᱣᱤ ᱛᱟᱦᱮᱱ ᱵᱷᱩᱨ ᱫᱚ ᱵᱩᱜᱤ ᱞᱮ ᱛᱟᱦᱮᱱ ᱢᱟ ᱟᱫᱚ ᱯᱟᱨᱚᱢᱚᱜ ᱠᱟᱱ ᱚᱠᱛᱮ ᱠᱚᱲᱟ ᱠᱚᱫᱚ ᱛᱤ ᱨᱮ ᱥᱤᱠᱟᱹ ᱟᱨ ᱠᱩᱲᱤ ᱠᱚᱫᱚ ᱠᱷᱚᱫᱟ ᱠᱚ ᱢᱮᱛᱟᱫ ᱠᱚᱣᱟ ᱟᱨ ᱱᱚᱣᱟ ᱦᱚᱸᱠᱚ ᱜᱚᱴᱟ ᱠᱮᱫᱟ ᱡᱮ ᱱᱚᱣᱟ ᱡᱤᱣᱤᱫ ᱡᱤᱵᱚᱱ ᱨᱮᱫᱚ ᱧᱟᱯᱟᱢ ᱨᱩᱣᱟᱹᱲ ᱠᱷᱟᱱ ᱱᱚᱣᱟ ᱥᱤᱠᱟᱹ ᱟᱨ ᱠᱷᱚᱫᱟ ᱜᱮ ᱟᱵᱚᱱᱟᱜ ᱩᱯᱨᱩᱢ ᱪᱤᱱᱦᱟᱹ ᱫᱚ ᱟᱨ ᱟᱵᱚ ᱠᱟᱱᱟ ᱵᱚᱱ ᱢᱮᱱᱛᱮ ᱟᱫᱚ ᱡᱤᱣᱤᱫ ᱡᱤᱵᱚᱱ ᱨᱮ ᱵᱟᱵᱚᱱ ᱨᱩᱣᱟᱹᱲ ᱠᱷᱟᱱ ᱟᱵᱚᱣᱟᱜ ᱡᱟᱝ ᱵᱟᱦᱟ ᱫᱚ ᱱᱚᱣᱟ ᱫᱟᱢᱳᱫᱚᱨ ᱱᱟᱹᱭ ᱨᱮᱜᱮ ᱛᱩᱯᱩ ᱱᱟᱹᱭ ᱜᱷᱟᱴ ᱨᱮᱠᱚ ᱛᱩᱯᱩᱭ ᱞᱮᱠᱷᱟᱱ ᱟᱵᱚ ᱵᱚᱱ ᱦᱮᱡ ᱨᱩᱣᱟᱹᱲ ᱮᱱᱟ ᱢᱮᱱᱛᱮ ᱵᱚᱱ ᱥᱟᱹᱨᱤᱭᱟ ᱚᱱᱟ ᱥᱟᱛᱮ ᱟᱵᱚᱨᱮᱱ ᱦᱟᱯᱲᱟᱢ ᱠᱚ ᱥᱟᱞᱟᱜ ᱵᱚᱱ ᱧᱟᱯᱟᱢᱟ ᱱᱚᱣᱟ ᱠᱚ ᱯᱟᱹᱛᱭᱟᱹᱣ ᱫᱚᱦᱚ ᱠᱟᱛᱮ ᱟᱫᱚ ᱦᱟᱱᱛᱮ ᱱᱟᱛᱮᱭᱮᱱᱟ ᱠᱚ ᱚᱠᱚᱭ ᱠᱚᱫᱚ ᱥᱤᱨ ᱛᱮ ᱚᱠᱚᱭ ᱫᱚ ᱥᱤᱠᱟᱹᱨ ᱛᱮ ᱛᱮᱞᱠᱩᱯᱤ ᱜᱟᱹᱭᱟᱹ ᱜᱷᱟᱴ ᱧᱩᱛᱩᱢ ᱫᱚ ᱪᱤᱠᱟᱹᱛᱮ ᱦᱩᱭ ᱟᱠᱟᱱᱟ ᱥᱤᱠᱟᱹᱨ ᱫᱤᱥᱚᱢ ᱨᱮᱫᱚ ᱥᱤ ᱧᱩᱛᱩᱢᱟᱱ ᱢᱤᱫ ᱨᱟᱡᱟᱭ ᱛᱟᱦᱮᱸ ᱠᱟᱱᱟ ᱩᱱᱤ ᱨᱟᱡᱟ ᱫᱚ ᱯᱨᱚᱡᱟ ᱠᱚᱴᱷᱮᱱ ᱠᱷᱟᱡᱽᱱᱟ ᱵᱟᱵᱚᱫ ᱠᱩᱯᱤ ᱥᱩᱱᱩᱢ ᱮ ᱟᱹᱫᱟᱹᱭ ᱛᱟᱦᱮᱸ ᱫᱚ ᱩᱱᱤ ᱥᱤᱧ ᱨᱟᱡᱟ ᱴᱷᱮᱱ ᱜᱮ ᱦᱟᱯᱲᱟᱢ ᱠᱚ ᱡᱟᱝ ᱵᱟᱦᱟ ᱛᱩᱯᱩ ᱜᱷᱟᱴ ᱞᱟᱹᱜᱤᱫ ᱠᱚ ᱟᱨᱫᱟᱥ ᱞᱮᱫᱟ ᱟᱫᱚ ᱩᱱ ᱡᱚᱠᱷᱮᱡ ᱨᱟᱡᱟ ᱨᱚᱲ ᱞᱮᱫᱟ ᱠᱷᱟᱡᱽᱱᱟ ᱞᱮᱠᱟᱛᱮ ᱠᱩᱯᱤ ᱨᱮ ᱥᱩᱱᱩᱢ ᱟᱨ ᱫᱷᱤᱱᱩ ᱜᱟᱹᱭ ᱯᱮ ᱤᱢᱟᱹᱧ ᱠᱷᱟᱱ ᱡᱟᱝ ᱵᱟᱦᱟ ᱛᱩᱯᱩ ᱞᱟᱹᱜᱤᱫ ᱛᱮ ᱫᱟᱢᱳᱫᱚᱨ ᱱᱟᱹᱭ ᱜᱷᱟᱴ ᱤᱧ ᱮᱢᱟ ᱯᱮᱭᱟ ᱟᱫᱚ ᱦᱟᱯᱲᱟᱢ ᱠᱚ ᱨᱮᱵᱮᱱ ᱮᱱᱟ ᱜᱷᱟᱴ ᱠᱤᱨᱤᱧ ᱵᱚᱫᱚᱞ ᱛᱮ ᱠᱩᱯᱤ ᱥᱩᱱᱩᱢ ᱟᱨ ᱜᱟᱹᱭ ᱮᱢ ᱠᱟᱛᱮ ᱜᱷᱟᱴ ᱠᱚ ᱠᱤᱨᱤᱧ ᱠᱮᱫᱟ ᱚᱱᱟᱛᱮ ᱧᱩᱛᱩᱢ ᱠᱚ ᱫᱚᱦᱚ ᱠᱮᱫᱟ ᱛᱮᱞᱠᱩᱯᱤ ᱜᱟᱹᱭᱟᱹ ᱜᱷᱟᱴ ᱚᱱᱟᱛᱮ ᱥᱤᱧ ᱚᱱᱟᱛᱮ ᱡᱤᱞᱤᱧ ᱰᱟᱦᱟᱨ ᱠᱟᱹᱢᱤ ᱨᱮ ᱡᱟᱝ ᱵᱟᱦᱟ ᱫᱚᱠᱚ ᱛᱩᱯᱩᱭᱮᱫᱟ ᱟᱨ ᱢᱟᱨᱟᱝ ᱵᱩᱨᱩ ᱧᱩᱛᱩᱢ ᱛᱮ ᱯᱤᱸᱰ ᱨᱮ ᱠᱩᱯᱤ ᱥᱩᱱᱩᱢ ᱦᱚᱸᱠᱚ ᱫᱩᱞ ᱟᱹᱜᱩᱭᱮᱫᱟ ᱚᱱᱟ ᱞᱟᱦᱟ ᱨᱮᱫᱚ ᱵᱟᱹᱠᱤ ᱜᱷᱟᱴ ᱠᱤᱨᱤᱧ ᱦᱩᱭᱩᱜᱼᱟ ᱛᱩᱯᱩ ᱟᱠᱟᱫ ᱫᱟᱜ ᱨᱮ ᱡᱟᱝ ᱵᱟᱦᱟ ᱫᱚ ᱵᱟᱹᱭ ᱵᱟᱹᱭ ᱛᱮ ᱞᱤᱸᱜᱤ ᱥᱮᱱᱚᱜᱼᱟ ᱞᱮᱜᱮᱢ ᱞᱮᱜᱮᱢ ᱚᱜᱚᱢ ᱫᱚᱨᱭᱟ ᱨᱮ ᱫᱩᱯᱩᱞ ᱧᱟᱯᱟᱢ ᱩᱛᱟᱹᱨᱚᱜᱼᱟ ᱡᱟᱦᱟᱸ ᱨᱮ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱡᱟᱱᱟᱢ ᱞᱮᱱ ᱦᱤᱦᱤᱲᱤ ᱯᱤᱯᱤᱲᱤ ᱨᱮᱭᱟᱜ ᱠᱟᱨᱟᱢ ᱫᱟᱨᱮ ᱟᱨ ᱥᱤᱨᱚᱢ ᱫᱷᱩᱸᱫᱽ ᱨᱮ ᱦᱟᱸᱥᱼᱦᱟᱸᱥᱞᱤ ᱪᱮᱬᱮ ᱵᱤᱞᱤ ᱠᱷᱚᱱ ᱡᱟᱦᱟᱸ ᱨᱮ ᱮᱛᱚᱦᱚᱵ ᱚᱸᱰᱮ ᱜᱮ ᱯᱟᱞᱮᱱ ᱢᱩᱪᱟᱹᱫ ᱦᱚᱸ ᱢᱮᱱᱟᱜᱼᱟ ᱢᱩᱪᱟᱹᱫ ᱨᱮᱫᱚ ᱢᱤᱫᱴᱟᱹᱝ ᱱᱟᱹᱭᱛᱮ ᱪᱟᱞᱟᱜ ᱨᱮᱱᱟᱜ ᱢᱤᱫᱴᱟᱹᱝ ᱥᱮᱨᱮᱧ ᱵᱚ ᱟᱸᱡᱚᱢᱟ